ᱡᱚᱦᱟᱨ ᱜᱮ ᱥᱟᱱᱟᱢ ᱧᱮᱧᱮᱞᱤᱭᱟᱹ ᱠᱚ ᱱᱚᱣᱟᱴᱟᱜ ᱵᱷᱤᱰᱤᱭᱳ ᱦᱩᱭᱩᱜ ᱠᱟᱱᱟ ᱯᱷᱨᱤ ᱯᱷᱟᱭᱟᱨ ᱞᱟᱹᱭᱛᱮ ᱱᱚᱣᱟᱴᱟᱜ ᱵᱷᱤᱰᱤᱭᱳ ᱨᱮᱫᱚᱧ ᱞᱟᱹᱭ ᱟᱯᱮᱭᱟ ᱡᱮ ᱵᱤᱱᱟᱹ ᱮᱯᱥ ᱛᱮ ᱵᱤᱱᱟᱹ ᱵᱷᱤᱯᱤᱮᱱ ᱛᱮ ᱯᱷᱨᱤ ᱯᱷᱟᱭᱟᱨ ᱪᱮᱫ ᱞᱮᱠᱟ ᱠᱟᱛᱮ ᱵᱚᱱ ᱠᱷᱮᱞᱳᱜᱼᱟ ᱛᱚ ᱚᱱᱟ ᱠᱷᱟᱹᱛᱤᱨ ᱛᱮ ᱟᱨ ᱰᱟᱭᱨᱮᱠᱴ ᱟᱵᱚ ᱯᱷᱳᱱ ᱨᱮᱱᱟᱜ ᱥᱮᱴᱤᱝ ᱨᱮᱵᱚᱱ ᱪᱟᱞᱟᱜᱼᱟ ᱥᱮᱴᱤᱝ ᱨᱮ ᱥᱮᱱ ᱠᱟᱛᱮ ᱞᱟᱛᱟᱨ ᱥᱮᱫ ᱵᱚᱱ ᱧᱮᱞᱟ ᱠᱟᱱᱮᱠᱥᱮᱱ ᱮᱱᱰ ᱥᱮᱭᱟᱨᱤᱝ ᱡᱩᱫᱤ ᱱᱚᱝᱠᱟ ᱵᱟᱹᱱᱩᱜ ᱵᱟᱝ ᱦᱤᱡᱩᱜ ᱠᱟᱱ ᱛᱟᱯᱮᱭᱟ ᱚᱱᱟ ᱨᱮᱱᱟᱜ ᱯᱚᱫᱽᱫᱷᱚᱛᱤ ᱦᱚᱸᱧ ᱞᱟᱹᱭ ᱟᱯᱮᱭᱟ ᱛᱚ ᱱᱚᱣᱟ ᱠᱟᱱᱮᱠᱥᱮᱱ ᱮᱱᱰ ᱥᱮᱭᱟᱨᱤᱝ ᱨᱮᱵᱚᱱ ᱠᱞᱤᱠᱟ ᱠᱞᱤᱠ ᱠᱤᱫᱟᱹᱧ ᱛᱟᱨᱯᱚᱨ ᱯᱮ ᱧᱮᱞ ᱮᱫᱟ ᱯᱨᱟᱭᱵᱷᱮᱴ ᱰᱤ ᱮᱱ ᱮᱥ ᱱᱚᱜᱼᱚᱭ ᱯᱨᱟᱭᱵᱷᱮᱴ ᱰᱤ ᱮᱱ ᱮᱥ ᱱᱚᱣᱟ ᱨᱮᱵᱚᱱ ᱠᱞᱤᱠᱟ ᱛᱟᱨᱯᱚᱨ ᱱᱚᱣᱟ ᱚᱴᱳ ᱠᱟᱜᱼᱟ ᱵᱚᱱ ᱟᱨ ᱵᱚᱱ ᱥᱮᱵᱷ ᱠᱟᱜᱼᱟ ᱚᱴᱳ ᱛᱟᱨᱯᱚᱨ ᱥᱮᱵᱷ ᱛᱚᱵᱮ ᱠᱷᱟᱱ ᱜᱮ ᱟᱵᱚ ᱵᱚᱱ ᱠᱷᱮᱞ ᱫᱟᱲᱮᱭᱟᱜᱼᱟ ᱡᱩᱫᱤ ᱱᱤᱝᱠᱟᱹ ᱠᱟᱛᱮᱫ ᱵᱟᱹᱱᱩᱜ ᱛᱟᱯᱮᱭᱟ ᱟᱯᱮᱭᱟᱜ ᱥᱚᱨᱴ ᱢᱟᱱᱮ ᱮᱛᱚᱦᱚᱵ ᱨᱮ ᱛᱚᱧ ᱚᱯᱷ ᱠᱟᱜ ᱞᱮᱜᱮ ᱛᱚᱵᱮ ᱠᱷᱟᱱ ᱟᱨᱚ ᱵᱷᱟᱹᱞᱤ ᱚᱠᱚᱡ ᱛᱮᱯᱮ ᱵᱩᱡᱽ ᱫᱟᱲᱮᱭᱟᱜᱼᱟ ᱡᱩᱫᱤ ᱱᱤᱝᱠᱟᱹ ᱵᱟᱹᱱᱩᱜ ᱛᱟᱯᱮᱭᱟ ᱠᱟᱱᱮᱠᱥᱮᱱ ᱮᱱᱰ ᱥᱮᱭᱟᱨᱤᱝ ᱱᱚᱣᱟ ᱡᱤᱱᱤᱥ ᱵᱟᱹᱱᱩᱜ ᱛᱟᱯᱮᱭᱟ ᱱᱚᱣᱟ ᱡᱤᱱᱤᱥ ᱵᱟᱹᱱᱩᱜ ᱛᱟᱯᱮᱭᱟ ᱛᱟᱦᱚᱞᱮ ᱪᱮᱫ ᱯᱮ ᱪᱤᱠᱟᱹᱭᱟ ᱚᱱᱟ ᱠᱷᱟᱹᱛᱤᱨ ᱛᱮ ᱟᱯᱮ ᱪᱮᱛᱟᱱ ᱨᱮ ᱪᱟᱞᱟᱜ ᱯᱮ ᱥᱤᱴᱤᱝ ᱨᱮᱱᱟᱜ ᱥᱟᱨᱪ ᱵᱟᱨ ᱯᱮ ᱧᱮᱞᱟ ᱱᱚᱝᱠᱟ ᱥᱟᱨᱪ ᱵᱟᱨ ᱞᱟᱛᱟᱨ ᱨᱮᱦᱚᱸ ᱛᱟᱦᱮᱸ ᱫᱟᱲᱮᱭᱟᱛᱟ ᱯᱮᱭᱟ ᱟᱨ ᱪᱮᱛᱟᱱ ᱨᱮᱦᱚᱸ ᱛᱟᱦᱮᱸ ᱫᱟᱲᱮᱭᱟᱛᱟ ᱟᱞᱟᱫᱟ ᱯᱷᱳᱱ ᱨᱮ ᱟᱞᱟᱫᱟ ᱟᱞᱟᱫᱟ ᱛᱟᱦᱮᱱᱟ ᱛᱚ ᱥᱟᱨᱪ ᱵᱟᱨ ᱨᱮ ᱱᱚᱰᱮ ᱵᱚᱱ ᱠᱞᱤᱠᱟ ᱟᱨ ᱵᱚᱱ ᱚᱞᱟ ᱰᱤ ᱮᱱ ᱮᱥ ᱰᱤ ᱮᱱ ᱮᱥ ᱰᱤ ᱮᱱ ᱮᱥ ᱚᱞ ᱠᱟᱛᱮ ᱵᱚᱱ ᱥᱟᱨᱪᱟ ᱥᱟᱨᱪ ᱞᱮᱠᱷᱟᱡ ᱧᱮᱞ ᱮᱫᱟ ᱯᱮ ᱯᱨᱟᱭᱵᱷᱮᱴ ᱰᱤ ᱮᱱ ᱮᱥ ᱧᱩᱛᱩᱢᱟᱱ ᱦᱮᱡ ᱠᱟᱱᱟ ᱛᱚ ᱱᱚᱣᱟ ᱨᱮᱵᱚᱱ ᱠᱞᱤᱠᱟ ᱠᱞᱤᱠ ᱠᱟᱛᱮ ᱟᱵᱚ ᱵᱚᱱ ᱚᱴᱳ ᱠᱟᱜᱼᱟ ᱟᱨ ᱵᱚᱱ ᱥᱮᱵᱷᱟ ᱛᱚᱵᱮ ᱠᱷᱟᱡ ᱜᱮ ᱟᱢᱤᱭᱟᱜ ᱟᱵᱚᱣᱟᱜ ᱠᱟᱹᱢᱤ ᱯᱩᱨᱟᱹᱣ ᱮᱱᱟ ᱟᱨ ᱱᱤᱛᱚᱜ ᱯᱷᱨᱤ ᱯᱷᱟᱭᱟᱨ ᱵᱚᱱ ᱳᱯᱮᱱᱟ ᱛᱚ ᱰᱮᱴᱟᱧ ᱚᱱ ᱠᱮᱫᱟ ᱟᱨ ᱯᱷᱨᱤ ᱯᱷᱟᱭᱟᱨᱤᱧ ᱳᱯᱮᱱ ᱮᱫᱟ

ᱛᱚ ᱮᱛᱚᱦᱚᱵ ᱮᱱᱟ ᱛᱚ ᱱᱤᱝᱠᱟᱹ ᱠᱟᱛᱮ ᱟᱵᱚ ᱵᱤᱱᱟᱹ ᱢᱟᱱᱮ ᱩᱱᱟᱹᱜ ᱱᱚᱣᱟ ᱨᱮᱫᱚ ᱯᱨᱚᱵᱞᱮᱢ ᱵᱟᱭ ᱟᱹᱜᱩᱭᱟ ᱵᱟᱝ ᱯᱤᱝᱚᱜᱼᱟ ᱩᱱᱟᱹᱜ ᱢᱟᱱᱮ ᱡᱟᱦᱟᱸ ᱞᱮᱠᱟ ᱞᱟᱦᱟ ᱛᱮᱵᱚᱱ ᱠᱷᱮᱞ ᱠᱟᱱ ᱛᱟᱦᱮᱸᱫ ᱵᱤᱱᱟᱹ ᱵᱷᱤ ᱯᱤ ᱮᱱ ᱛᱮ ᱚᱱᱮ ᱚᱱᱠᱟ ᱜᱮ ᱵᱚᱱ ᱠᱷᱮᱞ ᱫᱟᱲᱮᱭᱟᱜᱼᱟ ᱛᱚ ᱱᱤᱭᱟᱹ ᱜᱮ ᱛᱟᱦᱮᱸ ᱠᱟᱱᱟ ᱵᱷᱤᱰᱤᱭᱳ ᱢᱟ ᱛᱟᱦᱚᱞᱮ ᱱᱚᱣᱟ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫᱟ ᱡᱩᱫᱤ ᱵᱷᱟᱹᱞᱤ ᱯᱮ ᱵᱩᱡᱷᱟᱹᱣ ᱠᱮᱫᱟ ᱠᱩᱥᱤ ᱥᱟᱱᱟᱭᱮᱫ ᱯᱮ ᱠᱷᱟᱡ ᱞᱟᱭᱤᱠ ᱮᱢᱟᱜ ᱯᱮ ᱟᱨ ᱱᱚᱝᱠᱟ ᱜᱮ ᱵᱷᱤᱰᱤᱭᱳ ᱧᱮᱞ ᱥᱟᱱᱟᱭᱮᱫ ᱯᱮ ᱠᱷᱟᱡ ᱫᱚ ᱱᱚᱣᱟ ᱪᱮᱱᱮᱞ ᱨᱮ ᱡᱚᱯᱲᱟᱣ ᱛᱟᱦᱮᱱ ᱯᱮ ᱚᱱᱟ ᱞᱟᱹᱜᱤᱫ ᱛᱮ ᱥᱟᱵᱥᱠᱨᱟᱭᱤᱵᱽ ᱫᱚᱦᱚᱭ ᱛᱟᱵᱚᱱ ᱯᱮ ᱟᱨ ᱚᱞ ᱱᱳᱴᱤᱯᱷᱤᱠᱮᱥᱚᱱ ᱨᱮ ᱥᱤᱞᱮᱠᱴ ᱛᱟᱵᱚᱱ ᱯᱮ ᱢᱟ ᱛᱟᱦᱚᱞᱮ ᱵᱷᱤᱰᱤᱭᱳ ᱫᱚ ᱱᱚᱰᱮ ᱜᱮᱧ ᱢᱩᱪᱟᱹᱫ ᱠᱮᱫᱟ